ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱩᱵᱽ ᱪᱮᱱᱮᱞ ᱱᱚᱣᱟ ᱵᱷᱤᱰᱤᱭᱳ ᱛᱟᱞᱟᱛᱤᱧ ᱵᱟᱲᱟᱭ ᱦᱚᱪᱚ ᱯᱮᱭᱟ ᱡᱮ ᱮᱯᱥ ᱨᱮᱱᱟᱜ ᱥᱚᱨᱴᱠᱟᱴ ᱪᱮᱫ ᱞᱮᱠᱟ ᱠᱟᱛᱮᱫ ᱦᱳᱢ ᱥᱠᱨᱤᱱ ᱨᱮᱵᱚᱱ ᱟᱹᱜᱩᱭᱟ ᱟᱯᱮ ᱯᱮ ᱧᱮᱞᱮᱫᱼᱟ ᱱᱚᱸᱰᱮ ᱠᱮᱞᱮᱱᱰᱟᱨ ᱨᱮᱱᱟᱜ ᱥᱚᱨᱴᱠᱟᱴ ᱢᱮᱱᱟᱜᱼᱟ ᱱᱚᱝᱠᱟ ᱜᱮ ᱢᱤᱭᱩᱡᱤᱠ ᱨᱮᱱᱟᱜ ᱥᱮ ᱮᱴᱟᱜ ᱮᱯᱥ ᱠᱚᱨᱮᱱᱟᱜ ᱥᱚᱨᱴᱠᱟᱴ ᱪᱤᱠᱟᱹ ᱛᱮᱵᱚᱱ ᱟᱹᱜᱩᱭᱟ ᱛᱚ ᱟᱯᱮ ᱦᱚᱸ ᱡᱩᱫᱤ ᱱᱚᱝᱠᱟ ᱦᱳᱢ ᱥᱠᱨᱤᱱ ᱨᱮ ᱟᱹᱜᱩ ᱥᱟᱱᱟᱭᱮᱫ ᱯᱮᱭᱟ ᱛᱟᱦᱚᱞᱮ ᱱᱚᱣᱟ ᱵᱷᱤᱰᱤᱭᱳ ᱯᱩᱨᱟᱹᱴᱟᱭ ᱧᱮᱞ ᱯᱮ ᱛᱚᱵᱮ ᱠᱷᱟᱱ ᱯᱮ ᱟᱹᱜᱩ ᱫᱟᱲᱮᱭᱟᱜᱼᱟ ᱛᱚ ᱪᱚᱞᱚ ᱵᱚᱱ ᱧᱮᱞ ᱞᱮᱜᱮ ᱛᱚ ᱱᱚᱣᱟ ᱫᱚᱧ ᱨᱤᱢᱩᱵᱷ ᱠᱟᱜ ᱠᱟᱱᱟ ᱛᱚ ᱨᱤᱢᱩᱵᱷ ᱠᱟᱹᱫᱟᱹᱧ ᱛᱚ ᱱᱚᱰᱮ ᱵᱚᱱ ᱟᱹᱜᱩᱭᱟ ᱚᱱᱟ ᱠᱷᱟᱹᱛᱤᱨ ᱛᱮ ᱟᱵᱚ ᱱᱚᱣᱟ ᱤᱥᱠᱨᱤᱱ ᱨᱮᱱᱟᱜ ᱯᱷᱟᱸᱠᱟ ᱡᱟᱭᱜᱟ ᱨᱮ ᱡᱟᱦᱟᱸ ᱴᱷᱮᱡ ᱮᱯᱥ ᱵᱟᱹᱱᱩᱜᱼᱟ ᱚᱸᱰᱮ ᱞᱤᱱ ᱛᱷᱤᱨ ᱞᱟᱜᱟᱣ ᱵᱚᱱᱟ ᱞᱤᱱ ᱛᱷᱤᱨ ᱞᱮᱠᱷᱟᱡ ᱜᱮ ᱱᱤᱝᱠᱟᱹ ᱚᱯᱷᱥᱮᱱ ᱦᱮᱡ ᱟᱵᱚᱱᱟ ᱛᱚᱯᱮ ᱧᱮᱞ ᱫᱟ ᱞᱟᱛᱟᱨ ᱨᱮ ᱩᱭᱡᱮᱴ ᱱᱤᱝᱠᱟᱹ ᱚᱯᱷᱥᱮᱱ ᱡᱩᱫᱤ ᱞᱟᱛᱟᱨ ᱨᱮᱯᱮ ᱧᱟᱢᱟ ᱛᱟᱦᱚᱞᱮ ᱩᱭᱡᱮᱴ ᱨᱮ ᱠᱞᱤᱠ ᱯᱮ ᱠᱞᱤᱠ ᱞᱮᱠᱷᱟᱡ ᱱᱤᱭᱟᱹ ᱠᱚ ᱚᱯᱷᱥᱮᱱ ᱦᱤᱡᱩᱜᱼᱟ ᱧᱮᱞ ᱫᱟᱯᱮ ᱱᱚᱣᱟ ᱠᱚ ᱥᱚᱨᱴ ᱠᱟᱴ ᱦᱮᱡ ᱠᱟᱱᱟ ᱛᱚ ᱯᱳᱭᱞᱳ ᱠᱩᱭᱤᱠ ᱯᱷᱟᱱᱥᱮᱱ ᱨᱮᱱᱟᱜ ᱛᱟᱨᱯᱚᱨ ᱯᱳᱠᱳ ᱞᱚᱱᱪᱟᱨ ᱨᱮᱱᱟᱜ ᱤᱧᱟᱹᱜ ᱫᱚ ᱯᱳᱠᱳ ᱞᱚᱱᱪᱟᱨ ᱠᱟᱱᱟ ᱠᱞᱚᱠ ᱨᱮᱱᱟᱜ ᱚᱭᱮᱫᱟᱨ ᱨᱮᱱᱟᱜ ᱱᱳᱴ ᱨᱮᱱᱟᱜ ᱱᱚᱝᱠᱟ ᱜᱮ ᱞᱟᱛᱟᱨ ᱥᱮᱫ ᱟᱨᱚ ᱟᱹᱰᱤ ᱟᱭᱢᱟ ᱮᱯᱥ ᱨᱮᱱᱟᱜ ᱥᱚᱨᱴᱠᱟᱨᱴ ᱢᱮᱱᱟᱜᱼᱟ ᱧᱮᱞ ᱫᱟᱯᱮ ᱱᱚᱰᱮ ᱢᱤᱭᱩᱡᱤᱠ ᱨᱮᱱᱟᱜ ᱯᱮᱭᱟ ᱥᱚᱨᱴᱠᱟᱨᱴ ᱢᱮᱱᱟᱜᱼᱟ ᱛᱚ ᱠᱮᱞᱮᱱᱰᱟᱨ ᱨᱮᱱᱟᱜ ᱡᱩᱫᱤ ᱵᱚᱱ ᱤᱭᱟᱹᱭᱟ ᱵᱚᱝ ᱠᱮᱞᱮᱱᱰᱟᱨ ᱨᱮᱱᱟᱜ ᱛᱚ ᱧᱮᱞ ᱫᱟᱯᱮ ᱱᱚᱜᱼᱚᱭ ᱵᱚᱝ ᱠᱮᱞᱮᱱᱰᱟᱨ ᱱᱚᱣᱟ ᱨᱮᱱᱟᱜ ᱥᱚᱨᱴᱠᱟᱨᱴ ᱱᱚᱜᱼᱚᱭ ᱢᱤᱫᱴᱮᱡ ᱱᱚᱜᱼᱚᱭ ᱢᱤᱫᱴᱮᱡ ᱱᱚᱜᱼᱚᱭ ᱢᱤᱫᱴᱮᱡ ᱱᱚᱜᱼᱚᱭ ᱢᱤᱫᱴᱮᱡ ᱟᱨᱚ ᱡᱚᱡᱚᱢ ᱯᱟᱥᱴᱟ ᱟᱨᱚ ᱵᱟᱨᱭᱟ ᱢᱮᱱᱟᱜᱼᱟ ᱛᱚ ᱚᱠᱟᱴᱟᱜ ᱥᱚᱨᱴᱠᱟᱨᱴ ᱯᱮ ᱠᱩᱥᱤᱭᱟᱜ ᱠᱟᱱᱟ ᱚᱱᱟᱯᱮ ᱱᱚᱰᱮᱯᱮ ᱢᱟᱱᱮ ᱥᱤᱞᱮᱠᱴ ᱞᱟᱜᱟᱣ ᱯᱮᱭᱟ ᱛᱚ ᱤᱧ ᱱᱚᱣᱟᱴᱟᱜ ᱥᱚᱨᱴᱠᱟᱴ ᱤᱧ ᱠᱩᱥᱤᱭᱟᱜ ᱠᱟᱱᱟ ᱱᱚᱣᱟᱴᱟᱜ ᱛᱚ ᱱᱚᱣᱟ ᱠᱩᱥᱤᱭᱟᱫᱟᱹᱧ ᱛᱚ ᱱᱚᱣᱟ ᱞᱮᱱᱛᱷᱤ ᱞᱟᱜᱟᱣ ᱤᱧᱟᱹ ᱛᱟᱨᱯᱚᱨ ᱱᱚᱰᱮ ᱟᱲᱟᱜ ᱞᱟᱜᱟᱣ ᱤᱧᱟᱹ ᱛᱚᱵᱮ ᱠᱷᱟᱱ ᱜᱮ ᱛᱟᱨᱯᱚᱨ ᱟᱵᱚ ᱡᱳᱜᱽ ᱟᱭᱠᱚᱱ ᱡᱟᱦᱟᱸ ᱞᱮᱠᱟ ᱡᱳᱜᱽ ᱠᱚᱨᱩᱱ ᱚᱸᱰᱮ ᱠᱞᱤᱠ ᱞᱟᱜᱟᱣ ᱤᱧᱟᱹ ᱛᱚ ᱠᱞᱤᱠ ᱞᱮᱠᱷᱟᱱ ᱜᱮ ᱟᱵᱚᱣᱟᱜ ᱥᱚᱨᱴᱠᱟᱴ ᱦᱮᱡ ᱮᱱᱟ ᱱᱚᱜᱼᱚᱭ ᱥᱮ ᱱᱚᱜᱼᱚᱭ ᱛᱚ ᱱᱚᱝᱠᱟ ᱜᱮ ᱟᱨᱚ ᱡᱩᱫᱤ ᱢᱤᱭᱩᱡᱤᱠ ᱨᱮᱱᱟᱜ ᱥᱚᱨᱴᱠᱟᱴ ᱟᱹᱜᱩ ᱥᱟᱱᱟ ᱵᱚᱱᱟ ᱛᱟᱦᱚᱞᱮ ᱱᱚᱣᱟ ᱯᱟᱥᱴᱟ ᱨᱮᱭᱟᱜ ᱤᱧ ᱟᱹᱜᱩᱭᱮᱫᱟ ᱛᱚ ᱞᱮᱱᱛᱷᱤ ᱞᱟᱜᱟᱣ ᱵᱚᱱᱟ ᱛᱟᱨᱯᱚᱨ ᱩᱡᱮᱴ ᱨᱮ ᱠᱞᱤᱠ ᱞᱟᱜᱟᱣ ᱵᱚᱱᱟ ᱛᱟᱨᱯᱚᱨ ᱞᱟᱛᱟᱨ ᱥᱮᱫ ᱯᱟᱸᱡᱟ ᱧᱟᱢ ᱞᱟᱜᱟᱣ ᱵᱚᱱᱟ ᱢᱤᱣᱡᱤᱠ ᱨᱮᱱᱟᱜ ᱥᱚᱨᱴᱠᱟᱴ ᱛᱚ ᱤᱧ ᱱᱚᱣᱟᱴᱟᱜ ᱤᱧ ᱥᱤᱞᱮᱠᱴ ᱮᱫᱟ ᱞᱤᱱ ᱛᱷᱤᱨ ᱠᱤᱫᱟᱹᱧ ᱱᱚᱰᱮᱧ ᱟᱲᱟᱜ ᱠᱟᱫᱟ ᱛᱚᱠᱷᱚᱡ ᱜᱮ ᱢᱤᱣᱡᱤᱠ ᱨᱮᱱᱟᱜ ᱥᱚᱨᱴᱠᱟᱴ ᱦᱮᱡ ᱮᱱᱟ ᱛᱚᱧ ᱪᱟᱹᱞᱩᱭᱟ ᱪᱟᱹᱞᱩᱜ ᱠᱟᱱᱟ ᱛᱚ ᱵᱚᱱᱫᱚ ᱠᱤᱫᱟᱹᱧ ᱱᱤᱝᱠᱟᱹ ᱠᱟᱛᱮ ᱟᱵᱚ ᱮᱯᱥ ᱨᱮᱱᱟᱜ ᱥᱚᱨᱴᱠᱟᱴ ᱦᱳᱢ ᱥᱠᱨᱤᱱ ᱨᱮᱵᱚᱱ ᱟᱹᱜᱩ ᱫᱟᱲᱮᱭᱟᱜᱼᱟ